ᱟᱨ ᱱᱚᱰᱮ ᱞᱩᱭᱦᱟᱹ ᱟᱨ ᱱᱤᱛᱚᱜ ᱱᱩᱭ ᱜᱚᱜᱚ ᱪᱮᱫ ᱞᱮᱠᱟᱭ ᱩᱛᱩᱭᱟ ᱚᱱᱟ ᱵᱚᱱ ᱧᱮᱞᱟ ᱯᱮ ᱧᱮᱞ ᱫᱟᱲᱮᱭᱟᱜᱼᱟ ᱥᱤᱢ ᱡᱤᱞ ᱱᱚᱜᱼᱚᱭ ᱜᱮᱫ ᱠᱩᱴᱤ ᱠᱮᱫᱮᱭᱟᱞᱮ ᱟᱨ ᱱᱚᱜᱼᱚᱭ ᱥᱩᱱᱩᱢ ᱜᱚᱜᱚᱭ ᱫᱩᱞ ᱠᱮᱫᱟ ᱩᱛᱤᱧ ᱥᱩᱱᱩᱢ ᱱᱚᱜᱼᱚᱭ ᱦᱮᱸᱛᱚ ᱩᱛᱩᱭᱟᱭ ᱱᱚᱜᱼᱚᱭ ᱩᱫᱩᱜ ᱯᱮᱭᱟ ᱪᱮᱫ ᱞᱮᱠᱟ ᱱᱟᱦᱟᱜ ᱩᱛᱩᱭᱮᱫ ᱠᱟᱱᱟ ᱱᱤᱛᱚᱜ ᱫᱚ ᱯᱮᱸᱭᱟᱡᱽ ᱤᱥᱤᱱᱚᱜ ᱠᱟᱱᱟ ᱥᱩᱱᱩᱢ ᱨᱮ ᱟᱨ ᱱᱚᱜᱼᱚᱭ ᱯᱮ ᱧᱮᱞ ᱫᱟᱲᱮᱭᱟᱜᱼᱟ ᱥᱟᱦᱟᱱ ᱪᱩᱞᱦᱟᱹ ᱨᱮᱞᱮ ᱤᱥᱤᱱᱫᱟ ᱱᱚᱰᱮ ᱫᱚ ᱜᱚᱜᱚ ᱛᱟᱠᱚ ᱫᱚ ᱥᱟᱦᱟᱱ ᱪᱩᱞᱦᱟᱹ ᱨᱮᱠᱚ ᱤᱥᱤᱱᱟ ᱥᱟᱦᱟᱱ ᱪᱩᱞᱦᱟᱹ ᱨᱮᱭᱟᱜ ᱫᱚ ᱟᱹᱰᱤ ᱥᱤᱵᱤᱞᱟ ᱜᱚᱜᱚ ᱟᱫᱷᱮ ᱟᱨ ᱨᱟᱹᱥᱩᱱᱮ ᱞᱟᱜᱟᱣᱫᱟ ᱱᱚᱜᱼᱚᱭ ᱦᱚᱸᱜᱼᱚ ᱱᱚᱜᱼᱚᱭ ᱚᱸᱰᱮ ᱠᱚ ᱨᱤᱫ ᱟᱠᱟᱫ ᱡᱟᱨ ᱨᱮ ᱢᱟᱱᱮ ᱛᱤᱱᱟᱹᱜ ᱜᱚᱜᱚᱣᱟᱜ ᱟᱱᱫᱟᱡᱽ ᱠᱟᱱᱟ ᱚᱱᱟ ᱫᱚ ᱵᱚᱞᱮ ᱚᱱᱟ ᱨᱮᱜᱮ ᱢᱤᱠᱥ ᱢᱮᱱᱟᱜᱼᱟ ᱵᱟᱝ ᱢᱟᱹᱨᱤᱪ ᱦᱚᱸ ᱚᱱᱟ ᱛᱮᱜᱮ ᱚᱱᱮ ᱟᱨᱟᱜ ᱜᱮ ᱧᱮᱞᱚᱜ ᱠᱟᱱᱟ ᱟᱨᱟᱜ ᱢᱟᱹᱨᱤᱪ ᱟᱫᱷᱮ ᱨᱟᱹᱥᱩᱱ

ᱡᱤᱞᱮ ᱵᱷᱚᱨᱟᱣ ᱠᱮᱫᱟ ᱱᱤᱛᱚᱜ ᱫᱚ ᱱᱚᱣᱟ ᱟᱹᱣᱨᱤ ᱢᱚᱥᱞᱟ ᱞᱟᱜᱟᱣ ᱨᱮᱜᱮᱢ ᱜᱷᱟᱱᱴᱟ ᱨᱩᱱᱟ ᱦᱟᱝ ᱠᱚ ᱱᱚᱣᱟ ᱫᱚᱯᱮ ᱧᱮᱞ ᱫᱟᱲᱮᱭᱟᱜᱼᱟ ᱱᱚᱣᱟᱴᱟᱜ ᱞᱩᱭᱦᱟᱹ ᱨᱮᱫᱚ ᱠᱟᱴᱱᱟ ᱥᱚ ᱵᱮᱱᱟᱜ ᱠᱟᱱᱟ ᱱᱚᱜᱼᱚᱭ ᱚᱸᱰᱮ ᱟᱨ ᱚᱱᱟᱴᱟᱜ ᱫᱚ ᱥᱤᱢ ᱡᱤᱞ ᱠᱚ ᱚᱱᱟ ᱫᱚ ᱠᱟᱴᱱᱟ ᱥᱚ ᱱᱚᱣᱟ ᱫᱚ ᱪᱮᱫ ᱦᱚᱸ ᱵᱟᱝ ᱞᱟᱜᱟᱣ ᱠᱟᱱᱟ ᱮᱠᱮᱱ ᱯᱮᱸᱭᱟᱡᱽ ᱢᱚᱛᱚᱭ ᱞᱟᱜᱟᱣ ᱠᱟᱫᱟ ᱧᱮᱞ ᱫᱟᱲᱮᱭᱟᱜ ᱯᱮ ᱱᱚᱣᱟ ᱫᱚ ᱯᱮᱸᱭᱟᱡᱽ ᱟᱨ ᱤᱭᱟᱹ ᱨᱩᱱ ᱱᱟ ᱯᱮᱸᱭᱟᱡᱽ ᱠᱚ ᱤᱥᱤᱱ ᱱᱟ ᱟᱫᱚ ᱱᱤᱛᱚᱜ ᱫᱚ ᱢᱚᱥᱞᱟᱭ ᱞᱟᱜᱟᱣ ᱫᱟ ᱜᱚᱜᱚ ᱦᱚᱸ ᱱᱚᱰᱮ ᱨᱤᱫ ᱠᱟᱛᱮ ᱠᱚ ᱚᱸᱰᱮ ᱠᱚ ᱫᱚᱦᱚ ᱠᱟᱫᱟ ᱢᱚᱥᱞᱟ ᱱᱚᱣᱟ ᱮᱠᱫᱚᱢ ᱱᱚᱣᱟ ᱫᱚ ᱡᱤᱨᱟ ᱜᱚᱞᱠᱤ ᱟᱨ ᱫᱷᱟᱱᱤᱭᱟ ᱠᱟᱱᱟ ᱵᱚᱞᱮ ᱱᱚᱣᱟ ᱫᱚ ᱮᱠᱫᱚᱢ ᱠᱷᱟᱲᱟ ᱣᱟᱞᱟ ᱠᱷᱟᱲᱟ ᱢᱚᱥᱟᱞᱟ ᱵᱟᱣ ᱴᱮᱥᱴᱤ ᱧᱮᱞᱚᱜ ᱠᱟᱱᱟ ᱵᱚᱞᱮ ᱱᱤᱛ ᱠᱷᱚᱡ ᱜᱮ ᱟᱨᱦᱚᱸ ᱥᱟᱥᱟᱝ ᱫᱚ ᱱᱟᱦᱟᱜ ᱵᱟᱭ ᱞᱟᱜᱟᱣ ᱠᱟᱫᱟ ᱟᱨᱦᱚᱸ ᱥᱟᱥᱟᱝ ᱞᱟᱜᱟᱣ ᱞᱮᱠᱷᱟᱡ ᱫᱚ ᱟᱨᱦᱚᱸ ᱢᱚᱡᱽ ᱧᱮᱞᱚᱜᱼᱟ ᱟᱹᱰᱤ ᱥᱤᱵᱤᱞ ᱧᱮᱞᱚᱜ ᱠᱟᱱᱟ ᱵᱚᱞᱮ ᱵᱟᱯ ᱨᱮ ᱟᱨ ᱱᱚᱜᱼᱚᱭ ᱯᱮ ᱧᱮᱞ ᱫᱟᱲᱮᱭᱟᱜ ᱠᱟᱱ ᱱᱚᱜᱼᱚᱭ ᱱᱚᱜᱼᱚᱭ ᱧᱮᱞᱚᱜ ᱠᱟᱱᱟ ᱱᱚᱣᱟ ᱫᱚ ᱠᱟᱴᱱᱟ ᱥᱚ ᱵᱮᱱᱟᱜ ᱠᱟᱱᱟ ᱦᱟᱸᱜ ᱱᱚᱸᱰᱮ ᱫᱚ

ᱧᱮᱞ ᱫᱟᱲᱮᱭᱟᱜ ᱯᱮ ᱥᱤᱢ ᱡᱤᱞ ᱩᱛᱩ ᱮᱠᱫᱚᱢ ᱱᱚᱜᱼᱚᱭ ᱵᱮᱱᱟᱣ ᱠᱟᱛᱮ ᱛᱮᱭᱟᱨ ᱮᱱᱟ ᱥᱟᱹᱛ ᱮᱱᱟ ᱵᱟᱝ ᱟᱨ ᱱᱤᱛᱚᱝ ᱫᱚ ᱱᱚᱣᱟ ᱯᱷᱮᱰ ᱦᱩᱭᱩᱜᱼᱟ ᱟᱫᱚ ᱠᱟᱛᱮ ᱡᱚᱢ ᱦᱩᱭᱩᱜᱼᱟ ᱴᱷᱤᱠ ᱜᱮᱭᱟ ᱛᱚᱵᱮ ᱫᱮᱞᱟ ᱱᱚᱣᱟ ᱯᱷᱮᱰ ᱞᱟᱹᱜᱤᱫ ᱵᱚᱱ ᱟᱫᱚ ᱱᱟᱦᱟᱜ ᱵᱚᱱ ᱡᱚᱢ ᱜᱟᱛᱮ ᱠᱚ ᱥᱤᱢ ᱡᱤᱞ ᱩᱛᱩ ᱵᱮᱱᱟᱣ ᱠᱟᱛᱮ ᱛᱮᱭᱟᱨ ᱮᱱᱟ ᱟᱫᱚ ᱱᱚᱜᱼᱚᱭ ᱱᱤᱛᱚᱜ ᱫᱚᱞᱮ ᱠᱤᱫᱩᱵᱚᱜ ᱞᱟᱹᱜᱤᱫ ᱱᱚᱜᱼᱚᱭ ᱱᱚᱜᱼᱚ ᱱᱚᱰᱮ ᱫᱚ ᱠᱟᱱ ᱛᱤᱧᱟᱹ ᱥᱤᱢ ᱡᱤᱞ ᱩᱛᱩ ᱱᱚᱜᱼᱚᱭ ᱯᱤᱴᱷᱟᱹ

ᱜᱚᱜᱚᱣᱟᱜ ᱛᱤ ᱨᱮᱭᱟᱜ ᱥᱤᱢ ᱡᱤᱞ ᱩᱛᱩ ᱟᱹᱰᱤ ᱴᱮᱥᱴᱤ ᱟᱹᱰᱤ ᱥᱤᱵᱤᱞ ᱮᱢ ᱩᱛᱩ ᱟᱠᱟᱫᱟ ᱜᱚ ᱜᱟᱛᱮ ᱠᱚ ᱱᱚᱜᱼᱚᱭ ᱵᱩᱞᱩ ᱠᱩᱴᱤ ᱜᱟᱛᱮ ᱠᱚ ᱱᱤᱛᱚᱜ ᱡᱚᱢ ᱵᱟᱲᱟ ᱦᱩᱭᱱᱟ ᱱᱤᱛᱚᱜ ᱫᱚ ᱡᱚᱢ ᱥᱟᱹᱛ ᱠᱮᱫᱟᱞᱮ ᱡᱚᱛᱚ ᱦᱚᱲ ᱜᱮ ᱟᱨ ᱱᱤᱛᱚᱜ ᱫᱚᱞᱮ ᱜᱤᱛᱤᱡ ᱡᱤᱨᱟᱹᱜ ᱞᱟᱹᱜᱤᱫ ᱴᱷᱤᱠ ᱜᱮᱭᱟ ᱢᱟ ᱛᱚᱵᱮ ᱤᱧᱟᱹᱜ ᱱᱚᱣᱟ ᱠᱟᱹᱴᱤᱡ ᱢᱟᱨᱟᱝ ᱵᱞᱚᱜ ᱧᱮᱞ ᱛᱟᱵᱚᱱ ᱯᱮ ᱤᱧᱟᱹᱜ ᱥᱤᱵᱤᱞ ᱥᱚᱲᱚᱢ ᱤᱭᱩᱴᱤᱭᱩᱵᱽ ᱪᱮᱱᱮᱞ ᱨᱮ ᱟᱨ ᱠᱚᱢᱮᱱᱴ ᱯᱮ ᱞᱟᱭᱤᱠ ᱯᱮ ᱟᱨ ᱥᱮᱭᱟᱨ ᱛᱟᱵᱚᱱ ᱯᱮ ᱟᱨ ᱡᱟᱦᱟᱸᱭ ᱯᱮ ᱱᱟᱣᱟ ᱠᱷᱟᱡ ᱥᱟᱵᱥᱠᱨᱟᱭᱤᱵ ᱛᱟᱵᱚᱱ ᱯᱮ ᱟᱨ ᱵᱮᱞ ᱵᱟᱴᱚᱱ ᱫᱟᱵᱟᱣ ᱟᱞᱯᱮ ᱦᱤᱲᱤᱧᱟ ᱢᱟ ᱛᱚᱵᱮ ᱡᱚᱛᱚ ᱠᱚ ᱜᱩᱰ ᱱᱟᱭᱤᱴ